ᱡᱮ ᱡᱟᱭᱜᱟᱭ ᱥᱟᱹᱫᱷᱩ ᱢᱟᱨᱟᱱᱰᱤ ᱞᱮᱠᱟᱱ ᱠᱚᱲᱟ ᱯᱷᱩᱴᱵᱚᱞ ᱮᱱᱮᱡ ᱛᱮ ᱠᱮᱨᱤᱭᱟᱨ ᱠᱚ ᱛᱮᱭᱟᱨ ᱮᱫᱟ ᱪᱮᱫ ᱯᱷᱩᱴᱵᱚᱞ ᱮᱱᱮᱡ ᱞᱟᱹᱜᱤᱫ ᱜᱮ ᱛᱮᱦᱮᱧ ᱨᱮᱱ ᱠᱚᱲᱟ ᱥᱚᱢᱟᱡᱽ ᱠᱚ ᱵᱟᱹᱲᱤᱡ ᱮᱫᱟ ᱪᱮᱫ ᱢᱤᱫ ᱧᱤᱫᱟᱹ ᱡᱟᱛᱨᱟ ᱨᱮ ᱟᱸᱜᱟ ᱞᱮᱠᱷᱟᱡ ᱜᱮ ᱥᱚᱢᱟᱡᱽ ᱵᱟᱹᱲᱤᱡᱚᱜ ᱠᱟᱱᱟ ᱥᱮ ᱦᱟᱺᱰᱤ ᱡᱮ ᱦᱚᱲ ᱯᱟᱨᱥᱚᱱᱟᱞ ᱵᱮᱯᱟᱨ ᱛᱮ ᱟᱠᱚᱣᱟᱜ ᱱᱤᱡᱚᱥᱥᱚ ᱯᱟᱨᱥᱚᱱᱟᱞ ᱵᱮᱯᱟᱨ ᱛᱮᱠᱚ ᱧᱩᱭᱮᱫᱟ ᱚᱱᱟ ᱞᱟᱹᱜᱤᱫ ᱥᱚᱢᱟᱡᱽ ᱵᱟᱹᱲᱤᱡᱚᱜ ᱠᱟᱱᱟ ᱥᱚᱨᱦᱟᱭ ᱨᱮ ᱥᱩᱱᱩᱢ ᱯᱤᱴᱷᱟᱹ ᱵᱟᱹᱨᱥᱟᱹ ᱨᱮ ᱪᱷᱟᱛᱟᱨ ᱟᱨ ᱨᱮᱭᱟᱲ ᱨᱮ ᱜᱟᱫᱽᱞᱮ ᱥᱮᱸᱫᱽᱨᱟ ᱜᱮ ᱡᱮᱢᱚᱱ ᱥᱚᱴᱷᱤᱠ ᱫᱤᱱ ᱠᱟᱱᱟ ᱴᱷᱤᱠ ᱴᱷᱤᱠ ᱚᱱᱠᱟ ᱜᱮ ᱛᱮᱦᱮᱧ ᱥᱩᱨᱮᱥ ᱢᱩᱨᱢᱩ ᱟᱨ ᱥᱩᱯᱟᱨᱥᱴᱟᱨ ᱯᱨᱮᱢ ᱢᱟᱨᱟᱱᱰᱤ ᱢᱚᱫᱽᱫᱷᱮ ᱡᱮ ᱧᱩ ᱵᱩᱞ ᱡᱟᱛᱨᱟ ᱯᱟᱞᱟ ᱠᱷᱚᱱ ᱮᱦᱚᱵ ᱠᱟᱛᱮ ᱯᱷᱩᱴᱵᱚᱞ ᱢᱟᱴᱷ ᱫᱷᱟᱹᱵᱤᱡ ᱥᱚᱵ ᱠᱤᱪᱷᱩ ᱵᱚᱱᱫᱷ ᱱᱤᱭᱮ ᱯᱨᱚᱥᱱᱚ ᱨᱟᱠᱟᱵᱚᱜ ᱠᱟᱱᱟ ᱦᱚᱭᱛᱚ ᱱᱤᱭᱟᱹ ᱱᱤᱭᱮ ᱨᱚᱲ ᱨᱮᱱᱟᱜ ᱱᱤᱭᱟᱹ ᱜᱮ ᱥᱚᱴᱷᱤᱠ ᱥᱚᱢᱚᱭ ᱠᱟᱱᱟ ᱟᱨ ᱥᱟᱹᱨᱤᱭᱟᱜ ᱠᱟᱛᱷᱟ ᱡᱩᱫᱤᱧ ᱢᱮᱱ ᱠᱷᱟᱱ ᱟᱭᱢᱟ ᱫᱤᱱ ᱠᱷᱚᱱ ᱜᱮ ᱤᱧᱟᱹᱜ ᱤᱪᱪᱷᱟᱹ ᱛᱟᱦᱮᱸ ᱠᱟᱱ ᱛᱤᱧᱟᱹ ᱱᱤᱭᱟᱹ ᱠᱚᱱᱴᱮᱱᱴ ᱱᱤᱭᱮᱧ ᱨᱚᱲᱟ ᱠᱤᱱᱛᱩ ᱱᱤᱡᱮ ᱢᱚᱛᱚᱡ ᱛᱮ ᱫᱚᱱ ᱠᱟᱛᱮ ᱟᱨ ᱪᱮᱫ ᱞᱟᱵᱷ ᱦᱩᱭᱩᱜᱼᱟ ᱛᱚ ᱥᱟᱹᱨᱤᱭᱟᱜ ᱜᱮ ᱛᱤᱦᱤᱧ ᱥᱩᱨᱮᱥ ᱢᱩᱨᱢᱩ ᱡᱮᱵᱷᱟᱵᱮ ᱠᱟᱛᱷᱟᱭ ᱨᱟᱠᱟᱵ ᱠᱟᱫᱟ ᱟᱭᱟᱜ ᱠᱟᱛᱷᱟ ᱨᱮ ᱡᱩᱠᱛᱤ ᱨᱮ ᱡᱩᱫᱤ ᱴᱷᱤᱠ ᱢᱚᱛᱚ ᱦᱚᱲ ᱵᱟᱭ ᱵᱩᱡᱷᱟᱹᱣ ᱦᱚᱪᱚ ᱫᱟᱲᱮ ᱟᱠᱚ ᱠᱷᱟᱱ ᱛᱟᱦᱚᱞᱮ ᱥᱚᱢᱟᱡᱽ ᱨᱮᱱ ᱦᱚᱲ ᱦᱚᱸ ᱩᱱᱤ ᱱᱤᱭᱮ ᱯᱨᱚᱥᱱᱚ ᱠᱚ ᱨᱟᱠᱟᱵᱟ ᱴᱷᱤᱠ ᱴᱷᱤᱠ ᱚᱱᱠᱟ ᱜᱮ ᱥᱩᱯᱟᱨ ᱥᱴᱟᱨ ᱯᱨᱮᱢ ᱢᱟᱨᱟᱱᱰᱤ ᱟᱭᱟᱜ ᱡᱮ ᱡᱩᱴᱤᱭ ᱫᱚᱦᱚ ᱟᱠᱟᱫᱟ ᱚᱱᱟ ᱪᱚᱴ ᱦᱚᱸ ᱯᱨᱚᱥᱱᱚ ᱨᱟᱠᱟᱵᱚᱜ ᱠᱟᱱᱟ ᱚᱱᱟ ᱞᱟᱹᱜᱤᱫ ᱜᱮ ᱨᱟᱠᱟᱵᱚᱜ ᱠᱟᱱᱟ ᱠᱟᱨᱚᱱ ᱡᱟᱛᱨᱟ ᱯᱟᱞᱟ ᱠᱚᱨᱮ ᱟᱡ ᱨᱮᱱ ᱦᱚᱲᱟᱜ ᱟᱡ ᱨᱮᱱ ᱚᱲᱟᱜ ᱨᱮᱱ ᱦᱚᱲ ᱫᱚ ᱧᱩ ᱵᱩᱞ ᱠᱟᱛᱮᱫ ᱵᱟᱠᱚ ᱛᱟᱵᱮᱨ ᱠᱚᱜ ᱠᱟᱱᱟ ᱟᱨ ᱵᱟᱝ ᱟᱨ ᱚᱱᱠᱟ ᱜᱮ ᱟᱡ ᱨᱮᱱ ᱚᱲᱟᱜ ᱨᱮᱱ ᱜᱤᱫᱽᱨᱟᱹ ᱠᱚᱦᱚᱸ ᱚᱱᱟ ᱧᱩᱛ ᱡᱟᱛᱨᱟ ᱴᱟᱺᱰᱤ ᱨᱮ ᱧᱤᱫᱟᱹ ᱧᱩᱛ ᱫᱚ ᱫᱟᱬᱟᱱ ᱫᱚ ᱵᱟᱠᱚ ᱩᱰᱩᱠᱚᱜ ᱠᱟᱱᱟ ᱡᱮ ᱥᱮᱭ ᱦᱤᱥᱟᱹᱵᱽ ᱩᱱᱤ ᱦᱚᱸ ᱥᱤᱨᱤᱭᱟᱥ ᱵᱷᱟᱵᱽ ᱠᱚ ᱮᱢᱟᱣᱟᱭᱟ ᱛᱚ ᱛᱤᱦᱤᱧ ᱦᱟᱺᱰᱤ ᱯᱟᱞᱟ ᱠᱷᱚᱱ ᱮᱦᱚᱵ ᱠᱟᱛᱮ ᱡᱟᱛᱨᱟ ᱯᱟᱞᱟ ᱟᱨ ᱯᱷᱩᱴᱵᱚᱞ ᱢᱟᱴᱷ ᱫᱷᱟᱹᱵᱤᱡ ᱡᱩᱫᱤ ᱵᱚᱱ ᱧᱮᱞ ᱠᱷᱟᱱ ᱱᱤᱭᱟᱹ ᱠᱚ ᱵᱚᱱᱫᱷ ᱨᱮᱱᱟᱜ ᱵᱮᱵᱚᱥᱛᱷᱟ ᱛᱟᱦᱚᱞᱮ ᱡᱩᱫᱤ ᱢᱟᱨᱮ ᱡᱮ ᱦᱚᱲ ᱢᱮᱱᱟᱜ ᱠᱚᱣᱟ ᱩᱱᱠᱩᱣᱟᱜ ᱥᱳᱪ ᱦᱤᱥᱟᱹᱵ ᱛᱮ ᱩᱱᱠᱩᱣᱟᱜ ᱪᱤᱱᱛᱟ ᱫᱷᱟᱨᱟ ᱦᱤᱥᱟᱹᱵ ᱛᱮ ᱡᱩᱫᱤ ᱵᱚᱱᱫᱚ ᱨᱮᱱᱟᱜ ᱠᱟᱛᱷᱟ ᱰᱟᱭᱨᱮᱠᱴ ᱵᱚᱱ ᱨᱟᱠᱟᱵ ᱠᱷᱟᱱ ᱛᱟᱦᱚᱞᱮ ᱠᱤᱱᱛᱩ ᱦᱤᱥᱟᱹᱵ ᱨᱮ ᱠᱚᱭᱟ ᱦᱚᱸ ᱵᱟᱝ ᱢᱤᱞᱟᱹᱜ ᱛᱟᱵᱚᱱᱟ ᱟᱨ ᱡᱩᱫᱤ ᱱᱤᱭᱟᱹ ᱡᱮᱱᱟᱨᱮᱥᱚᱱ ᱨᱮᱱ ᱡᱟ ᱠᱚᱲᱟ ᱠᱚ ᱢᱮᱱᱟᱜ ᱠᱚᱣᱟ ᱩᱱᱠᱩᱣᱟᱜ ᱯᱷᱤᱭᱩᱪᱟᱨ ᱩᱱᱠᱩᱣᱟᱜ ᱟᱜᱟᱢᱤ ᱵᱷᱚᱵᱤᱥᱥᱚᱛ ᱧᱮᱞ ᱠᱟᱛᱮ ᱡᱩᱫᱤ ᱡᱟᱦᱟᱱᱟᱜ ᱢᱤᱫᱴᱮᱱ ᱥᱴᱮᱯ ᱵᱚᱱ ᱦᱟᱛᱟᱣ ᱠᱷᱟᱱ ᱥᱚᱢᱟᱡᱽ ᱨᱮᱱ ᱦᱚᱲ ᱛᱟᱦᱚᱞᱮ ᱦᱚᱭᱛᱳ ᱱᱤᱭᱟᱹ ᱨᱮᱱᱟᱜ ᱠᱤᱪᱷᱩ ᱡᱩᱠᱛᱤ ᱛᱚᱨᱠᱚ ᱥᱚᱦᱚᱠᱟᱨᱮ ᱟᱵᱚ ᱠᱤᱱᱛᱩ ᱢᱚᱡᱽ ᱢᱤᱫᱴᱮᱱ ᱫᱤᱠ ᱵᱚᱱ ᱧᱟᱢ ᱜᱮᱭᱟ ᱛᱚ ᱫᱮᱞᱟ ᱛᱤᱦᱤᱧ ᱱᱤᱭᱟᱹ ᱵᱷᱤᱰᱤᱭᱳ ᱨᱮ ᱟᱵᱚᱣᱟᱜ ᱞᱮᱠᱟᱛᱮ ᱥᱚᱢᱟᱡᱽ ᱨᱮ ᱠᱟᱛᱷᱟ ᱵᱚᱱ ᱫᱚᱦᱚᱭᱟ ᱡᱮ ᱚᱠᱟ ᱞᱮᱠᱟ ᱟᱵᱚᱣᱟᱜ ᱥᱴᱮᱴᱢᱮᱱᱴ ᱦᱩᱭᱩᱜ ᱠᱟᱱ ᱛᱟᱵᱚᱱᱟ ᱦᱟᱺᱰᱤ ᱜᱚᱰᱟ ᱠᱷᱚᱱ ᱮᱦᱚᱵ ᱠᱟᱛᱮ ᱯᱟᱹᱣᱨᱟᱹ ᱪᱚᱸᱫᱟ ᱡᱟᱛᱨᱟ ᱯᱟᱞᱟ ᱟᱨ ᱯᱷᱩᱴᱵᱚᱞ ᱠᱷᱮᱞᱟ ᱱᱤᱭᱟᱹ ᱡᱮᱱᱟᱨᱮᱥᱚᱱ ᱠᱚᱲᱟ ᱠᱚ ᱞᱟᱹᱜᱤᱫ ᱪᱮᱫ ᱥᱴᱮᱯ ᱦᱚᱸ ᱫᱚᱨᱠᱟᱨ ᱯᱨᱚᱛᱷᱚᱢ ᱨᱮᱜᱮ ᱡᱩᱫᱤ ᱵᱚᱱᱫᱷ ᱨᱮᱱᱟᱜ ᱠᱟᱛᱷᱟ ᱵᱚᱱ ᱨᱟᱠᱟᱵ ᱠᱷᱟᱡ ᱛᱚ ᱵᱚᱱᱫᱷ ᱨᱮᱱᱟᱜ ᱠᱟᱛᱷᱟ ᱨᱟᱠᱟᱵ ᱞᱟᱦᱟ ᱨᱮ ᱩᱱᱠᱩ ᱜᱚᱜᱚ ᱦᱚᱲ ᱜᱮ ᱱᱤᱭᱟᱹᱧ ᱢᱮᱛᱟ ᱠᱚᱣᱟ ᱡᱮ ᱟᱵᱚ ᱥᱚᱢᱟᱡᱽ ᱨᱮ ᱦᱟᱺᱰᱤ ᱪᱚᱸᱫᱟ ᱞᱟᱹᱜᱤᱫ ᱱᱤᱭᱟᱹ ᱠᱟᱛᱷᱟᱧ ᱢᱮᱛᱟ ᱠᱚᱣᱟ ᱡᱮ ᱟᱭᱢᱟ ᱠᱟᱹᱢᱤ ᱠᱤᱱᱛᱩ ᱢᱮᱱᱟᱜᱼᱟ ᱟᱵᱚᱣᱟᱜ ᱥᱟᱵ ᱠᱟᱜ ᱢᱮ ᱚᱲᱟᱜ ᱨᱮ ᱥᱤᱢ ᱥᱩᱠᱨᱤ ᱠᱚ ᱮᱦᱚᱵ ᱠᱟᱛᱮ ᱜᱮᱰᱮ ᱠᱚ ᱡᱟᱦᱟᱸᱭ ᱠᱚ ᱟᱹᱥᱩᱞ ᱠᱚ ᱰᱟᱝᱨᱟ ᱠᱚ ᱢᱮᱨᱚᱢ ᱠᱚ ᱱᱩᱠᱩ ᱡᱩᱫᱤ ᱟᱹᱥᱩᱞ ᱠᱚ ᱠᱷᱟᱡ ᱠᱤᱝᱵᱟ ᱡᱩᱫᱤ ᱚᱲᱟᱜ ᱨᱮ ᱱᱟᱥᱮᱱᱟᱜ ᱠᱷᱮᱛ ᱠᱚᱦᱚᱸ ᱛᱟᱦᱮᱱ ᱠᱷᱟᱡ ᱚᱱᱟ ᱠᱚ ᱟᱵᱟᱫ ᱠᱟᱛᱮ ᱜᱮ ᱠᱤᱱᱛᱩ ᱛᱷᱚᱲᱟ ᱯᱟᱭᱥᱟ ᱫᱚ ᱦᱤᱡᱩᱜ ᱜᱮᱭᱟ ᱥᱚᱝᱥᱟᱨ ᱪᱟᱞᱟᱣ ᱞᱟᱹᱜᱤᱫ ᱡᱩᱫᱤ ᱥᱟᱫᱷᱟᱨᱚᱱ ᱵᱷᱟᱵᱮ ᱵᱚᱱ ᱧᱮᱞ ᱠᱷᱟᱡ ᱵᱮᱥᱤᱠ ᱡᱤᱱᱤᱥ ᱡᱮ ᱱᱚᱜᱼᱚᱭ ᱛᱤᱦᱤᱧ ᱦᱟᱺᱰᱤ ᱠᱚᱵᱚᱱ ᱟᱹᱠᱷᱨᱤᱧᱫᱟ ᱪᱮ ᱟᱭᱢᱟ ᱯᱟᱭᱥᱟ ᱦᱤᱡᱩᱜ ᱠᱟᱱᱟ ᱢᱟᱥ ᱥᱮᱥᱮ ᱠᱤ ᱫᱚᱥ ᱦᱟᱡᱟᱨ ᱵᱤᱥ ᱦᱟᱡᱟᱨ ᱱᱚᱝᱠᱟ ᱠᱤ ᱦᱤᱡᱩᱜ ᱠᱟᱱᱟ ᱵᱟᱝ ᱦᱤᱡᱩᱜ ᱠᱟᱱᱟ ᱦᱤᱡᱩᱜ ᱠᱟᱱᱟ ᱪᱮᱫ ᱥᱚᱝᱥᱟᱨ ᱠᱷᱚᱨᱚᱪ ᱱᱚᱝᱠᱟᱱᱟᱜ ᱯᱟᱭᱥᱟ ᱜᱮ ᱦᱤᱡᱩᱜ ᱠᱟᱱᱟ ᱛᱚ ᱥᱮᱭ ᱦᱤᱥᱟᱹᱵ ᱵᱚᱱ ᱧᱮᱞᱟ ᱟᱵᱚᱣᱟᱜ ᱥᱴᱮᱯ ᱛᱷᱚᱲᱟ ᱡᱩᱫᱟᱹ ᱵᱚᱱ ᱫᱚᱦᱚᱭᱟ ᱡᱮᱵᱷᱟᱵᱮ ᱤᱱᱠᱟᱢ ᱨᱮᱱᱟᱜ ᱨᱳᱡᱽᱜᱟᱨ ᱟᱭ ᱛᱟᱦᱮᱱ ᱠᱟᱱᱟ ᱚᱱᱟ ᱟᱭ ᱮᱴᱟᱜ ᱥᱮᱫ ᱵᱚᱱ ᱧᱮᱞ ᱦᱚᱪᱚᱭᱟ ᱛᱷᱚᱲᱟ ᱰᱮᱵᱷᱞᱚᱯ ᱨᱮᱱᱟᱜ ᱵᱚᱱ ᱪᱮᱥᱴᱟᱭᱟ ᱱᱤᱭᱟᱹ ᱦᱟᱺᱰᱤ ᱛᱮ ᱡᱮ ᱟᱹᱰᱤ ᱜᱟᱱ ᱟᱭ ᱦᱩᱭᱩᱜ ᱠᱟᱱ ᱛᱮᱢᱚᱱ ᱡᱤᱱᱤᱥ ᱫᱚ ᱵᱟᱝ ᱟᱵᱚᱣᱟᱜ ᱥᱚᱢᱟᱡᱽ ᱨᱮ ᱠᱤᱱᱛᱩ ᱟᱭᱢᱟ ᱤᱯᱷᱮᱠᱴ ᱯᱟᱲᱟᱜ ᱠᱟᱱᱟ ᱡᱮᱴᱟ ᱟᱵᱚ ᱵᱟᱵᱚᱱ ᱧᱮᱞ ᱫᱟᱲᱮᱭᱟᱜ ᱠᱟᱱᱟ ᱡᱩᱫᱤ ᱱᱤᱡᱮᱨᱟᱜ ᱴᱚᱞᱟ ᱱᱤᱡᱮᱨᱟᱜ ᱥᱚᱢᱟᱡᱽ ᱱᱤᱡᱮᱨᱟᱜ ᱚᱲᱟᱜ ᱠᱚᱨᱮᱱ ᱥᱩᱨ ᱠᱚᱨᱮ ᱵᱚᱱ ᱡᱩᱫᱤ ᱵᱚᱱ ᱧᱮᱞ ᱠᱚ ᱠᱷᱟᱱ ᱵᱟᱵᱚᱱ ᱵᱩᱡᱷᱟᱹᱣᱟ ᱠᱤᱱᱛᱩ ᱴᱳᱴᱟᱞ ᱫᱤᱥᱚᱢ ᱨᱮ ᱡᱮ ᱥᱟᱱᱛᱟᱲᱤ ᱥᱚᱢᱟᱡᱽ ᱢᱮᱱᱟᱜ ᱠᱚᱣᱟ ᱟᱹᱫᱤᱵᱟᱹᱥᱤ ᱥᱚᱢᱟᱡᱽ ᱚᱱᱟ ᱠᱚ ᱴᱳᱴᱟᱞ ᱮᱠᱴᱤᱵᱷᱤᱴᱤ ᱡᱩᱫᱤ ᱵᱚᱱ ᱧᱮᱞ ᱠᱷᱟᱱ ᱱᱤᱭᱟᱹ ᱦᱟᱺᱰᱤ ᱠᱤᱱᱛᱩ ᱟᱭᱢᱟ ᱤᱯᱷᱮᱠᱴ ᱯᱟᱲᱟᱜ ᱠᱟᱱᱟ ᱟᱵᱚᱣᱟᱜ ᱥᱟᱱᱛᱟᱲ ᱥᱚᱢᱟᱡᱽ ᱞᱟᱹᱜᱤᱫ ᱟᱨ ᱥᱩᱫᱷᱩ ᱥᱚᱢᱟᱡᱽ ᱨᱮ ᱵᱟᱝ ᱯᱟᱲᱟᱜ ᱠᱟᱱᱟ ᱚᱲᱟᱜ ᱨᱮᱱ ᱡᱮ ᱜᱤᱫᱽᱨᱟᱹ ᱠᱚ ᱛᱟᱦᱮᱱᱟ ᱵᱤᱥᱮᱥ ᱠᱚᱨᱮ ᱠᱩᱲᱤ ᱜᱤᱫᱽᱨᱟᱹ ᱠᱚ ᱨᱮᱦᱚᱸ ᱛᱟᱨᱯᱚᱨ ᱚᱲᱟᱜ ᱪᱚᱴᱨᱮ ᱡᱮ ᱠᱚᱲᱟ ᱠᱚᱠᱚ ᱛᱟᱦᱮᱱ ᱠᱟᱱᱟ ᱩᱱᱠᱩ ᱪᱚᱴ ᱨᱮᱦᱚᱸ ᱠᱤᱱᱛᱩ ᱟᱭᱢᱟ ᱤᱯᱷᱮᱠᱴ ᱯᱟᱲᱟᱜ ᱠᱟᱱᱟ ᱡᱮᱴᱟ ᱱᱤᱭᱟᱹ ᱵᱷᱤᱰᱤᱭᱳ ᱨᱮ ᱡᱩᱫᱤ ᱨᱟᱹᱲ ᱨᱮᱱᱟᱜ ᱤᱧ ᱪᱮᱥᱴᱟᱭ ᱠᱷᱟᱡ ᱨᱚᱲ ᱨᱮᱱᱟᱜ ᱤᱧ ᱪᱮᱥᱴᱟᱭ ᱠᱷᱟᱡ ᱵᱷᱤᱰᱤᱭᱳ ᱨᱮᱱᱟᱜ ᱞᱮᱱᱛᱷ ᱟᱭᱢᱟ ᱞᱟᱹᱴᱩᱜᱼᱟ ᱥᱮᱭ ᱡᱚᱱᱱᱚ ᱵᱟᱹᱧ ᱪᱮᱥᱴᱟ ᱫᱟᱲᱮᱭᱟᱜ ᱠᱟᱱᱟ ᱛᱚ ᱥᱮᱭ ᱦᱤᱥᱟᱹᱵ ᱯᱨᱚᱛᱤᱴᱤ ᱜᱚᱜᱚ ᱦᱚᱲᱤᱧ ᱢᱮᱛᱟ ᱠᱚᱣᱟ ᱟᱵᱚᱣᱟᱜ ᱥᱚᱢᱟᱡᱽ ᱠᱚᱞᱞᱟᱱ ᱞᱟᱹᱜᱤᱫ ᱥᱚᱢᱟᱡᱽ ᱨᱮᱱᱟᱜ ᱢᱚᱡᱽ ᱫᱤᱠ ᱟᱜᱟᱢᱤ ᱵᱷᱚᱵᱤᱥᱥᱚᱛ ᱠᱚᱲᱟ ᱠᱚᱣᱟᱜ ᱡᱟ ᱦᱩᱭᱩᱜᱼᱟ ᱩᱱᱠᱩᱣᱟᱜ ᱧᱮᱞ ᱠᱟᱛᱮ ᱟᱵᱚ ᱠᱤᱱᱛᱩ ᱱᱤᱭᱟᱹ ᱦᱟᱺᱰᱤ ᱪᱚᱸᱫᱟ ᱨᱮᱱᱟᱜ ᱡᱮ ᱥᱴᱮᱯ ᱛᱟᱦᱮᱱᱟ ᱥᱮᱴᱟ ᱠᱤᱱᱛᱩ ᱯᱚᱨᱤᱵᱚᱨᱛᱚᱱ ᱞᱟᱜᱟᱣ ᱵᱚᱱᱟ ᱟᱨ ᱠᱷᱮᱭᱟᱞ ᱵᱚᱱ ᱫᱚᱦᱚᱭᱟ ᱡᱮ ᱦᱟᱺᱰᱤ ᱟᱹᱠᱷᱨᱤᱧ ᱞᱟᱹᱜᱤᱫ ᱯᱟᱹᱣᱨᱟᱹ ᱟᱹᱠᱷᱨᱤᱧ ᱞᱟᱹᱜᱤᱫ ᱠᱤᱱᱛᱩ ᱛᱤᱥ ᱦᱚᱸ ᱵᱟᱵᱚᱱ ᱪᱚᱸᱫᱟᱭᱟ ᱚᱱᱟ ᱞᱟᱹᱜᱤᱫ ᱟᱭᱢᱟ ᱠᱤᱪᱷᱩ ᱠᱟᱹᱢᱤ ᱢᱮᱱᱟᱜᱼᱟ ᱦᱚᱥᱛᱚ ᱠᱟᱸᱪ ᱢᱮᱱᱟᱜᱼᱟ ᱚᱱᱟ ᱠᱚ ᱡᱤᱱᱤᱥ ᱠᱤᱱᱛᱩ ᱵᱚᱱ ᱠᱷᱮᱭᱟᱞᱟ ᱛᱚ ᱥᱮᱭ ᱦᱤᱥᱟᱹᱵ ᱤᱧ ᱢᱮᱱᱟ ᱦᱟᱺᱰᱤ ᱫᱚ ᱥᱚᱢᱯᱩᱨᱱᱚ ᱵᱷᱟᱵᱮ ᱮᱵᱷᱚᱭᱮᱰ ᱜᱮ ᱫᱚᱨᱠᱟᱨ ᱟᱵᱚᱣᱟᱜ ᱥᱟᱱᱛᱟᱲ ᱞᱟᱹᱜᱤᱫ ᱠᱟᱨᱚᱱ ᱥᱚᱢᱟᱡᱽ ᱨᱮ ᱟᱭᱢᱟ ᱤᱯᱷᱮᱠᱴ ᱯᱟᱲᱟᱜ ᱠᱟᱱᱟ ᱫᱤᱛᱤᱭᱚ ᱡᱮ ᱠᱟᱛᱷᱟ ᱨᱟᱠᱟᱵᱚᱜ ᱠᱟᱱᱟ ᱡᱟᱛᱨᱟ ᱯᱟᱛᱟ ᱢᱮᱞᱟ ᱱᱟᱭᱤᱴ ᱯᱨᱳᱜᱨᱟᱢ ᱛᱚ ᱱᱤᱭᱟᱹ ᱠᱟᱛᱷᱟ ᱡᱩᱫᱤ ᱵᱚᱱ ᱨᱟᱠᱟᱵ ᱠᱷᱟᱱ ᱵᱚᱱᱫᱚ ᱞᱟᱦᱟᱨᱮ ᱱᱤᱭᱟᱹ ᱠᱟᱛᱷᱟ ᱜᱤᱧ ᱢᱮᱱᱟ ᱡᱮ ᱠᱤᱪᱷᱩᱴᱟ ᱥᱟᱢᱚᱨᱛᱷᱚ ᱦᱚᱸᱧ ᱫᱚᱦᱚᱭᱟ ᱱᱤᱭᱟᱹ ᱞᱟᱹᱜᱤᱫ ᱡᱮ ᱱᱤᱛ ᱫᱷᱟᱹᱵᱤᱡ ᱦᱚᱸ ᱟᱭᱢᱟ ᱦᱟᱲᱟᱢ ᱠᱚ ᱠᱤᱢᱵᱟ ᱵᱚᱭᱚᱥ ᱠᱚ ᱡᱮᱨᱚᱠᱚᱢ ᱢᱮᱱᱟᱜ ᱠᱚᱣᱟ ᱩᱱᱠᱩ ᱦᱚᱸ ᱠᱤᱱᱛᱩ ᱱᱤᱭᱟᱹ ᱡᱮᱱᱟᱨᱮᱥᱚᱱ ᱨᱮᱫᱚ ᱵᱟᱠᱚ ᱩᱪᱟᱹᱲ ᱫᱟᱲᱮᱭᱟᱜ ᱠᱟᱱᱟ ᱥᱳ ᱩᱱᱠᱩ ᱦᱤᱥᱟᱹᱵ ᱫᱚ ᱚᱱᱟ ᱱᱟᱭᱤᱴ ᱯᱨᱳᱜᱨᱟᱢ ᱠᱚ ᱡᱟᱛᱨᱟ ᱠᱚ ᱜᱟᱣᱱᱟ ᱠᱚ ᱱᱤᱭᱟᱹ ᱠᱚ ᱠᱤᱱᱛᱩ ᱟᱹᱰᱤ ᱢᱚᱡᱽ ᱜᱮᱠᱚ ᱟᱹᱭᱠᱟᱹᱣ ᱟᱠᱚ ᱛᱚ ᱩᱱᱠᱩᱣᱟᱜ ᱠᱷᱮᱭᱟᱞ ᱠᱟᱛᱮ ᱱᱤᱭᱟᱹ ᱠᱟᱛᱷᱟ ᱜᱮ ᱢᱮᱱᱤᱧ ᱪᱮᱥᱴᱟᱭᱟ ᱡᱩᱫᱤ ᱟᱵᱚᱣᱟᱜ ᱥᱟᱸᱥᱠᱨᱤᱛᱤ ᱡᱮᱴᱟ ᱦᱳᱠ ᱵᱤᱥᱮᱥ ᱠᱚᱨᱮ ᱱᱟᱭᱤᱴ ᱯᱨᱳᱜᱨᱟᱢ ᱨᱮᱱᱟᱜ ᱡᱟᱛᱨᱟ ᱨᱮᱱᱟᱜ ᱜᱮ ᱵᱟᱹᱧ ᱞᱟᱹᱭᱫᱟ ᱟᱭᱢᱟ ᱯᱨᱳᱜᱨᱟᱢ ᱦᱚᱸ ᱢᱮᱱᱟᱜᱼᱟ ᱟᱱᱩᱥᱴᱷᱟᱱᱤᱠ ᱦᱤᱥᱟᱹᱵ ᱛᱚ ᱚᱱᱟ ᱠᱚ ᱠᱟᱛᱷᱟ ᱦᱚᱸ ᱪᱤᱱᱛᱟᱹ ᱫᱷᱟᱨᱟ ᱠᱟᱛᱮ ᱱᱤᱭᱟᱹ ᱜᱤᱧ ᱢᱮᱱᱟ ᱡᱩᱫᱤ ᱦᱚᱸ ᱧᱤᱫᱟᱹ ᱡᱩᱫᱤ ᱵᱚᱱ ᱯᱨᱳᱜᱨᱟᱢ ᱠᱷᱟᱡ ᱛᱟᱦᱚᱞᱮ ᱱᱤᱭᱟᱹ ᱠᱚ ᱵᱤᱥᱮᱥ ᱠᱤᱪᱷᱩ ᱫᱤᱠ ᱟᱵᱚ ᱠᱷᱮᱭᱟᱞ ᱞᱟᱜᱟᱣ ᱵᱚᱱᱟ ᱡᱮ ᱮᱢᱚᱱ ᱡᱟᱭᱜᱟ ᱨᱮ ᱚᱱᱟ ᱠᱚ ᱚᱱᱩᱥᱴᱷᱟᱱ ᱵᱚᱱ ᱠᱚᱨᱟᱣᱟ ᱡᱮᱠᱷᱟᱱᱮ ᱟᱛᱳ ᱴᱚᱞᱟ ᱢᱚᱫᱽᱫᱷᱮ ᱜᱮ ᱠᱳᱛᱷᱟᱣ ᱡᱩᱫᱤ ᱥᱩᱨᱚᱠᱠᱷᱟ ᱥᱩᱨᱚᱠᱠᱷᱤᱛᱚ ᱵᱷᱟᱵᱮ ᱠᱳᱱᱳ ᱢᱟᱴᱷ ᱛᱟᱦᱮᱱ ᱠᱷᱟᱡ ᱚᱱᱟ ᱡᱟᱭᱜᱟ ᱨᱮᱜᱮ ᱠᱚᱨᱟᱣ ᱵᱚᱱ ᱪᱮᱥᱴᱟᱭᱟ ᱥᱮᱭ ᱡᱟᱭᱜᱟ ᱡᱟᱛᱮ ᱞᱟᱭᱴᱤᱝ ᱵᱮᱵᱚᱥᱛᱟ ᱴᱷᱤᱠ ᱛᱟᱦᱮᱱ ᱜᱚᱜᱚ ᱦᱚᱲ ᱠᱚ ᱞᱟᱹᱜᱤᱫ ᱵᱟᱛᱷᱨᱩᱢ ᱵᱮᱵᱚᱥᱛᱟ ᱴᱷᱤᱠ ᱛᱟᱦᱮᱱ

ᱩᱱᱠᱩ ᱞᱟᱹᱜᱤᱫ ᱫᱚ ᱪᱮᱫ ᱦᱩᱭᱩᱜ ᱠᱟᱱᱟ ᱪᱷᱟᱯᱨᱟ ᱪᱷᱟᱹᱯᱨᱤ ᱡᱟᱦᱟᱸᱭ ᱢᱮᱱᱟᱜ ᱠᱚ ᱩᱱᱠᱩ ᱞᱟᱹᱜᱤᱫ ᱧᱤᱫᱟᱹ ᱧᱟᱯᱟᱢ ᱨᱮᱱᱟᱜ ᱢᱤᱫᱴᱮᱡ ᱜᱳᱞᱰᱮᱱ ᱥᱩᱡᱳᱜᱽ ᱠᱟᱱ ᱛᱟᱠᱚᱣᱟ ᱱᱟᱣᱟ ᱱᱟᱣᱟ ᱠᱩᱲᱤ ᱠᱚ ᱠᱚᱲᱟ ᱠᱚᱣᱟᱜ ᱱᱟᱢᱵᱟᱨ ᱦᱟᱛᱟᱣ ᱞᱟᱹᱜᱤᱫ ᱢᱤᱫᱴᱮᱡ ᱜᱳᱞᱰᱮᱱ ᱥᱩᱡᱳᱜᱽ ᱠᱟᱱ ᱛᱟᱠᱚᱣᱟ ᱩᱱᱠᱩ ᱞᱟᱹᱜᱤᱫ ᱫᱚ ᱟᱨ ᱡᱟᱛᱨᱟ ᱯᱟᱞᱟ ᱫᱚ ᱡᱟᱛᱨᱟ ᱵᱟᱝ ᱦᱩᱭᱩᱜ ᱠᱟᱱᱟ ᱩᱱᱠᱩ ᱞᱟᱹᱜᱤᱫ ᱫᱚ ᱮᱠᱥᱴᱨᱟ ᱯᱷᱟᱸᱠᱟ ᱡᱟᱭᱜᱟ ᱠᱚ ᱧᱟᱢᱫᱟ ᱚᱱᱟ ᱨᱮᱱᱟᱜ ᱥᱩᱡᱳᱜᱽ ᱜᱮᱠᱚ ᱦᱟᱛᱟᱣ ᱫᱟ ᱛᱚ ᱱᱤᱭᱟᱹ ᱡᱮᱱᱟᱨᱮᱥᱚᱱ ᱨᱮ ᱡᱮ ᱠᱚᱲᱟ ᱢᱮᱱᱟᱜ ᱠᱚᱣᱟ ᱢᱚᱡᱽ ᱠᱚ ᱠᱩᱲᱤ ᱠᱚ ᱩᱱᱠᱩ ᱦᱚᱸ ᱡᱩᱫᱤ ᱠᱳᱱᱳ ᱠᱟᱨᱚᱱ ᱛᱮᱠᱚ ᱪᱟᱞᱟᱜ ᱠᱟᱱ ᱠᱷᱟᱡ ᱵᱤᱥᱮᱥ ᱠᱚᱨᱮ ᱠᱩᱲᱤ ᱠᱚ ᱩᱱᱠᱩ ᱠᱤᱱᱛᱩ ᱧᱤᱫᱟᱹ ᱧᱩᱛ ᱠᱚᱨᱮ ᱥᱮᱯᱴᱤ ᱵᱟᱠᱚ ᱛᱟᱦᱮᱱ ᱠᱟᱱᱟ ᱥᱮᱯ ᱨᱮ ᱵᱟᱠᱚ ᱛᱟᱦᱮᱱ ᱠᱟᱱᱟ ᱛᱚ ᱥᱮᱭ ᱦᱤᱥᱟᱹᱵ ᱵᱚᱱ ᱧᱮᱞᱟ ᱱᱤᱭᱟᱹ ᱡᱮᱱᱟᱨᱮᱥᱚᱱ ᱨᱮ ᱡᱮ ᱠᱚᱲᱟ ᱠᱚ ᱢᱮᱱᱟᱜ ᱠᱚᱣᱟ ᱢᱚᱡᱽ ᱠᱚᱲᱟ ᱠᱚᱣᱟᱜ ᱜᱮ ᱠᱟᱛᱷᱟᱧ ᱞᱟᱹᱭᱫᱟ ᱩᱱᱠᱩ ᱦᱤᱥᱟᱹᱵ ᱡᱟᱛᱨᱟ ᱦᱩᱭᱩᱜ ᱵᱟᱝ ᱦᱩᱭᱩᱜ ᱚᱠᱟᱴᱟᱜ ᱜᱮ ᱢᱮᱴᱟᱨ ᱫᱚ ᱵᱟᱝ ᱠᱟᱱᱟ ᱛᱚ ᱥᱮᱭ ᱦᱤᱥᱟᱹᱵ ᱤᱧ ᱢᱮᱱᱟ ᱡᱮ ᱱᱤᱭᱟᱹ ᱡᱮᱱᱟᱨᱮᱥᱚᱱ ᱡᱮ ᱠᱚᱲᱟ ᱠᱩᱲᱤ ᱠᱚ ᱢᱮᱱᱟᱜ ᱠᱚᱣᱟ ᱩᱱᱠᱩᱣᱟᱜ ᱡᱩᱫᱤ ᱟᱜᱟᱢᱤ ᱯᱷᱤᱭᱩᱪᱟᱨ ᱨᱮᱱᱟᱜ ᱠᱟᱛᱷᱟ ᱵᱷᱚᱵᱤᱥᱥᱚᱛ ᱨᱮᱱᱟᱜ ᱠᱟᱛᱷᱟ ᱵᱚᱱ ᱪᱤᱱᱛᱟᱹᱭ ᱠᱷᱟᱡ ᱛᱟᱦᱚᱞᱮ ᱡᱟᱛᱨᱟ ᱵᱚᱱᱫᱚ ᱛᱮᱦᱚᱸ ᱪᱮᱫ ᱥᱚᱢᱚᱥᱥᱟ ᱫᱚ ᱵᱟᱝ ᱦᱩᱭᱩᱜ ᱛᱟᱠᱚᱣᱟ ᱟᱨ ᱮᱴ ᱞᱟᱥᱴ ᱢᱩᱪᱟᱹᱫ ᱨᱮ ᱡᱮ ᱠᱟᱛᱷᱟ ᱨᱟᱠᱟᱵᱚᱜ ᱠᱟᱱᱟ ᱟᱹᱰᱤ ᱠᱟᱡᱟᱠ ᱟᱹᱰᱤ ᱦᱟᱦᱟᱲᱟᱜ ᱜᱮ ᱟᱸᱡᱚᱢᱚᱜ ᱠᱟᱱᱟ ᱠᱚᱲᱟ ᱠᱚ ᱱᱤᱭᱟᱹ ᱯᱷᱩᱴᱵᱚᱞ ᱜᱟᱛᱮᱜ ᱪᱮᱫ ᱯᱷᱩᱴᱵᱚᱞ ᱜᱟᱛᱮᱜ ᱛᱮᱜᱮ ᱥᱟᱹᱨᱤᱭᱟᱜ ᱥᱚᱢᱟᱡᱽ ᱵᱟᱹᱲᱤᱡᱚᱜ ᱠᱟᱱᱟ ᱡᱮ ᱡᱟᱭᱜᱟ ᱡᱩᱫᱤ ᱵᱚᱱ ᱧᱮᱞ ᱠᱷᱟᱡ ᱡᱮ ᱛᱤᱦᱤᱧ ᱨᱮᱱ ᱥᱟᱹᱫᱷᱩ ᱢᱟᱨᱟᱱᱰᱤ ᱠᱷᱚᱡ ᱮᱦᱚᱵ ᱠᱟᱛᱮ ᱩᱱᱠᱩ ᱯᱷᱩᱴᱵᱚᱞ ᱱᱤᱭᱮ ᱠᱮᱨᱤᱭᱟᱨ ᱠᱚ ᱛᱮᱭᱟᱨ ᱫᱟᱠᱚ ᱟᱨ ᱥᱮ ᱡᱟᱭᱜᱟ ᱠᱚᱲᱟᱣᱟᱜ ᱯᱷᱩᱴᱵᱚᱞ ᱜᱟᱛᱮᱜ ᱞᱟᱹᱜᱤᱫ ᱥᱚᱢᱟᱡᱽ ᱫᱩᱨᱵᱚᱞᱚᱜ ᱠᱟᱱᱟ ᱱᱤᱭᱟᱹ ᱫᱚᱵᱚᱱ ᱵᱤᱥᱮᱥ ᱡᱩᱫᱤ ᱱᱤᱡᱮᱭᱟᱜ ᱥᱤᱫᱽᱫᱷᱟᱱᱛᱚᱧ ᱮᱢ ᱠᱷᱟᱡ ᱛᱟᱦᱚᱞᱮᱧ ᱢᱮᱱᱟ ᱦᱮᱸ ᱛᱤᱦᱤᱧ ᱨᱮᱱ ᱡᱟ ᱠᱚᱲᱟ ᱠᱚᱲᱟ ᱠᱚ ᱠᱚᱲᱟ ᱠᱚ ᱢᱮᱱᱟᱜ ᱠᱚᱣᱟ ᱩᱱᱠᱩᱣᱟᱜ ᱯᱷᱩᱴᱵᱚᱞ ᱜᱟᱛᱮᱜ ᱞᱟᱹᱜᱤᱫ ᱠᱤᱱᱛᱩ ᱟᱵᱚᱣᱟᱜ ᱥᱚᱢᱟᱡᱽ ᱫᱩᱨᱵᱚᱞᱚᱜ ᱠᱟᱱᱟ ᱟᱨ ᱚᱠᱟ ᱦᱤᱥᱟᱹᱵ ᱛᱮ ᱫᱩᱨᱵᱚᱞᱚᱜ ᱠᱟᱱᱟ ᱠᱚᱲᱟ ᱠᱚ ᱢᱤᱫ ᱛᱮᱯᱮ ᱟᱸᱡᱚᱢ ᱫᱚᱦᱚ ᱠᱟᱜᱼᱟ ᱛᱚ ᱱᱤᱛᱚᱝ ᱡᱮ ᱠᱟᱛᱷᱟᱧ ᱢᱮᱱᱟ ᱱᱤᱭᱟᱹ ᱠᱤᱱᱛᱩ ᱟᱹᱰᱤ ᱰᱤᱯᱞᱤ ᱪᱤᱱᱛᱟᱹ ᱵᱷᱟᱵᱮ ᱠᱟᱛᱮ ᱜᱤᱧ ᱨᱚᱲ ᱦᱚᱪᱚᱣ ᱠᱟᱫᱟ ᱛᱚ ᱤᱧ ᱥᱚᱦᱚᱠᱟᱨᱮ ᱤᱧᱟᱹᱜ ᱯᱚᱨᱤᱵᱟᱨ ᱥᱚᱦᱚᱠᱟᱨᱮ ᱦᱳ ᱡᱮ ᱱᱤᱭᱟᱹ ᱠᱟᱛᱷᱟ ᱫᱚ ᱥᱩᱫᱷᱩ ᱟᱯᱮ ᱜᱤᱧ ᱢᱮᱛᱟ ᱯᱮ ᱠᱟᱱᱟ ᱛᱮᱢᱚᱱ ᱦᱚᱸ ᱵᱟᱝ ᱱᱤᱡᱮᱨᱟᱜ ᱯᱚᱨᱤᱵᱟᱨ ᱱᱤᱭᱮ ᱦᱚᱸᱧ ᱞᱟᱹᱭ ᱦᱚᱪᱚᱭᱮᱫᱟ ᱡᱩᱫᱤ ᱚᱱᱠᱟᱱ ᱚᱲᱟᱜ ᱨᱮᱱ ᱠᱚᱲᱟ ᱠᱟᱱ ᱠᱷᱟᱡ ᱵᱚᱱ ᱡᱮ ᱚᱲᱟᱜ ᱨᱮ ᱱᱤᱡᱮᱨᱟᱜ ᱯᱷᱮᱢᱮᱞᱤ ᱮᱠᱟᱣᱩᱱᱴ ᱨᱮᱦᱚᱸ ᱫᱩ ᱞᱟᱠᱷ ᱫᱩ ᱞᱚᱠᱠᱷᱚ ᱴᱟᱠᱟ ᱵᱟᱹᱱᱩᱜᱼᱟ ᱫᱩ ᱞᱟᱠᱷ ᱴᱟᱠᱟ ᱵᱟᱹᱱᱩᱜᱼᱟ ᱟᱨ ᱚᱱᱠᱟᱱ ᱚᱲᱟᱜ ᱨᱮᱱ ᱠᱚᱲᱟ ᱦᱩᱭ ᱠᱟᱛᱮ ᱦᱚᱸ ᱡᱩᱫᱤ ᱥᱩᱫᱷᱩ ᱢᱟᱛᱨᱚ ᱯᱷᱩᱴᱵᱚᱞ ᱮᱱᱮᱡ ᱜᱮ ᱥᱤᱨᱤᱭᱟᱥ ᱵᱚᱱ ᱥᱟᱵ ᱫᱟ ᱛᱟᱦᱚᱞᱮᱧ ᱞᱟᱹᱭᱟ ᱡᱮ ᱱᱚᱝᱠᱟᱱ ᱟᱵᱚᱣᱟᱜ ᱱᱤᱭᱟᱹ ᱫᱤᱥᱚᱢ ᱫᱩᱱᱤᱭᱟᱹ ᱨᱮ ᱛᱤᱱᱟᱹᱜ ᱰᱷᱮᱨ ᱯᱚᱨᱤᱵᱟᱨ ᱢᱮᱱᱟᱜ ᱠᱚᱣᱟ ᱡᱮ ᱚᱲᱟᱜ ᱨᱮ ᱯᱷᱮᱢᱮᱞᱤ ᱮᱠᱟᱣᱩᱱᱴ ᱨᱮᱦᱚᱸ ᱫᱩ ᱞᱟᱠᱷ ᱴᱟᱠᱟ ᱫᱩ ᱞᱚᱠᱠᱷᱚ ᱴᱟᱠᱟ ᱦᱚᱸ ᱵᱟᱹᱱᱩᱜᱼᱟ ᱟᱨ ᱚᱱᱠᱟᱱ ᱚᱲᱟᱜ ᱨᱮᱱ ᱠᱚᱲᱟ ᱦᱩᱭ ᱠᱟᱛᱮ ᱟᱵᱚ ᱟᱹᱰᱤ ᱥᱤᱨᱤᱭᱟᱥ ᱵᱷᱟᱵᱮ ᱥᱚᱵ ᱥᱚᱢᱚᱭ ᱱᱤᱭᱟᱹ ᱯᱷᱩᱴᱵᱚᱞ ᱮᱱᱮᱡ ᱱᱤᱭᱮ ᱜᱮ ᱠᱤᱱᱛᱩ ᱥᱚᱢᱚᱭ ᱵᱚᱱ ᱯᱟᱨᱚᱢᱫᱟ ᱛᱚ ᱥᱮᱭ ᱦᱤᱥᱟᱹᱵ ᱡᱩᱫᱤ ᱵᱚᱱ ᱧᱮᱞ ᱞᱮᱠᱷᱟᱡ ᱢᱤᱫᱴᱮᱡ ᱟᱱᱥᱴᱮᱵᱮᱞ ᱮᱠᱟᱣᱩᱱᱴ ᱵᱮᱞᱮᱱᱥ ᱢᱮᱱᱟᱜ ᱛᱟᱵᱚᱱᱟ ᱟᱨ ᱚᱱᱟ ᱦᱩᱭ ᱠᱟᱛᱮ ᱥᱤᱨᱤᱭᱟᱥ ᱵᱚᱱ ᱦᱟᱛᱟᱣᱫᱟ ᱠᱚᱛᱷᱟᱭ ᱯᱷᱩᱴᱵᱚᱞ ᱮᱱᱮᱡ ᱨᱮ ᱠᱤᱱᱛᱩ ᱮᱠᱫᱚᱢ ᱠᱤ ᱯᱷᱩᱴᱵᱚᱞ ᱮᱱᱮᱡ ᱤᱧ ᱵᱮᱠᱟᱨᱤᱧ ᱢᱮᱱᱫᱟ ᱵᱟᱝ ᱵᱮᱠᱟᱨ ᱫᱚ ᱵᱟᱹᱧ ᱢᱮᱱᱫᱟ ᱩᱱᱠᱩ ᱞᱟᱹᱜᱤᱫ ᱜᱮ ᱵᱮᱠᱟᱨ ᱫᱚ ᱵᱟᱹᱧ ᱢᱮᱱᱫᱟ ᱡᱮ ᱠᱚᱲᱟ ᱥᱟᱵ ᱠᱟᱜ ᱢᱮ ᱯᱷᱩᱴᱵᱚᱞ ᱮᱱᱮᱡ ᱠᱷᱟᱹᱛᱤᱨ ᱟᱛᱨᱟ ᱰᱟᱦᱟᱨ ᱨᱮᱜᱮ ᱵᱟᱭ ᱪᱟᱱᱥ ᱠᱳᱱᱳ ᱠᱟᱨᱚᱱ ᱵᱚᱥᱚᱛᱚ ᱯᱟᱲᱦᱟᱜ ᱠᱚ ᱵᱟᱹᱜᱤ ᱞᱟᱜᱟᱣ ᱫᱮᱭᱟ ᱥᱮᱠᱮᱱᱰ ᱡᱩᱫᱤ ᱵᱚᱱ ᱢᱮᱱ ᱠᱷᱟᱡ ᱢᱮᱞᱟ ᱡᱟᱛᱨᱟ ᱯᱟᱛᱟ ᱵᱟᱯᱞᱟ ᱚᱲᱟᱜ ᱱᱤᱭᱟᱹ ᱠᱚ ᱯᱷᱟᱞᱛᱩ ᱟᱰᱰᱟ ᱱᱤᱭᱟᱹ ᱠᱚ ᱡᱤᱱᱤᱥ ᱠᱷᱚᱡ ᱥᱟᱺᱜᱤᱧ ᱨᱮᱭ ᱛᱟᱦᱮᱱ ᱠᱟᱱᱟ ᱛᱟᱦᱚᱞᱮ ᱩᱱᱤ ᱠᱚᱲᱟ ᱞᱟᱹᱜᱤᱫ ᱫᱚ ᱚᱵᱚᱥᱥᱳᱭ ᱜᱤᱧ ᱢᱮᱱᱟ ᱵᱟᱝ ᱩᱱᱤ ᱞᱟᱹᱜᱤᱫ ᱫᱚ ᱯᱷᱩᱴᱵᱚᱞ ᱫᱚ ᱢᱤᱫᱴᱮᱡ ᱮᱡ ᱮ ᱠᱮᱨᱤᱭᱟᱨ ᱠᱟᱱᱟ ᱟᱨ ᱠᱚᱱᱴᱤᱱᱤᱭᱩᱭ ᱫᱚᱦᱚ ᱫᱟᱲᱮᱭᱟᱜᱼᱟ ᱟᱭᱟᱜ ᱟᱨ ᱩᱱᱤ ᱜᱮ ᱟᱵᱚ ᱨᱮᱱ ᱥᱟᱱᱛᱷᱟᱞᱤ ᱞᱟᱹᱜᱤᱫ ᱥᱟᱵ ᱠᱟᱜ ᱢᱮ ᱫᱮᱥ ᱨᱮᱱ ᱢᱚᱡᱽ ᱠᱚᱲᱟ ᱡᱟᱭᱜᱟ ᱨᱮ ᱢᱤᱫᱴᱮᱡ ᱩᱰᱩᱠᱚᱜᱼᱟᱭ ᱠᱤᱱᱛᱩ ᱩᱱᱠᱩ ᱠᱚᱲᱟ ᱞᱟᱹᱜᱤᱫ ᱪᱮᱫ ᱵᱚᱱ ᱢᱮᱱᱟ ᱵᱤᱯᱚᱨᱤᱛ ᱥᱟᱭᱤᱰ ᱨᱮ ᱡᱮ ᱠᱚᱲᱟ ᱠᱚ ᱢᱮᱱᱟᱜ ᱠᱚᱣᱟ ᱢᱮᱞᱟ ᱪᱷᱟᱛᱟ ᱯᱟᱛᱟ ᱪᱮᱫ ᱜᱮ ᱵᱟᱠᱚ ᱵᱟᱹᱜᱤᱭᱟ ᱚᱛᱷᱚᱪᱚ ᱯᱷᱩᱴᱵᱚᱞ ᱜᱟᱛᱮᱜ ᱢᱮᱱᱛᱮ ᱟᱨᱦᱚᱸ ᱱᱟᱣᱟ ᱱᱟᱣᱟ ᱴᱚᱞᱟ ᱨᱮᱠᱚ ᱪᱟᱞᱟᱜᱼᱟ ᱴᱚᱞᱟ ᱨᱮ ᱛᱤᱱᱟᱹᱜ ᱠᱩᱲᱤ ᱢᱮᱱᱟᱜ ᱠᱚᱣᱟ ᱡᱚᱛᱚ ᱠᱚ ᱞᱮᱠᱷᱟ ᱛᱚᱨᱟ ᱠᱚᱣᱟ ᱠᱚ ᱱᱩᱠᱩ ᱠᱚᱲᱟ ᱞᱟᱹᱜᱤᱫ ᱫᱚ ᱪᱮᱫ ᱮᱢ ᱢᱮᱱᱟ ᱱᱩᱠᱩ ᱠᱚᱲᱟ ᱞᱟᱹᱜᱤᱫ ᱫᱚ ᱢᱤᱫ ᱯᱨᱚᱠᱟᱨ ᱱᱤᱭᱟᱹ ᱠᱟᱛᱷᱟ ᱜᱮ ᱞᱟᱹᱭᱚᱜᱼᱟ ᱡᱮ ᱟᱠᱚ ᱡᱮ ᱢᱳᱵᱟᱭᱤᱞ ᱨᱮ ᱜᱮᱢ ᱠᱚ ᱜᱟᱛᱮᱜ ᱠᱟᱱᱟ ᱠᱚ ᱯᱷᱨᱤ ᱯᱷᱟᱭᱟᱨ ᱩᱱᱠᱩᱣᱟᱜ ᱯᱷᱩᱴᱵᱚᱞ ᱜᱟᱛᱮᱜ ᱢᱚᱫᱽᱫᱷᱮ ᱪᱮᱫ ᱛᱚᱯᱷᱟᱛ ᱦᱚᱸ ᱠᱤᱱᱛᱩ ᱵᱟᱹᱱᱩᱜᱼᱟ ᱛᱚ ᱠᱚᱲᱟ ᱠᱚ ᱱᱤᱭᱟᱹ ᱦᱤᱥᱟᱹᱵ ᱪᱮᱫ ᱤᱧ ᱢᱮᱛᱟ ᱯᱮᱭᱟ ᱯᱷᱟᱸᱠᱟ ᱢᱟᱴᱷ ᱡᱩᱫᱤ ᱯᱷᱟᱸᱠᱟ ᱢᱟᱴᱷ ᱨᱮ ᱛᱤᱥ ᱦᱚᱸ ᱯᱨᱮᱠᱴᱤᱥ ᱯᱷᱮᱰ ᱵᱟᱯᱮ ᱢᱮᱱᱟ ᱛᱤᱱᱟᱹᱜ ᱜᱷᱟᱹᱲᱤᱡ ᱢᱟᱴᱷ ᱵᱟᱝ ᱯᱮᱨᱮᱡᱚᱜ ᱠᱟᱱᱟ ᱟᱨ ᱩᱱᱠᱩ ᱠᱚᱲᱟ ᱜᱮ ᱡᱩᱫᱤ ᱠᱚ ᱢᱮᱱ ᱠᱷᱟᱡ ᱡᱮ ᱡᱟᱭᱜᱟ ᱨᱮ ᱯᱷᱩᱴᱵᱚᱞ ᱜᱟᱛᱮᱜ ᱩᱱᱠᱩ ᱢᱤᱫᱴᱮᱡ ᱢᱳᱵᱟᱭᱤᱞ ᱜᱮᱢ ᱞᱮᱠᱟ ᱠᱚ ᱫᱚᱦᱚᱣ ᱠᱟᱫᱟ ᱢᱤᱫᱴᱮᱡ ᱱᱮᱥᱟ ᱞᱮᱠᱟ ᱚᱠᱟ ᱦᱤᱥᱟᱹᱵ ᱦᱚᱸ ᱢᱤᱫᱴᱮᱡ ᱠᱮᱨᱤᱭᱟᱨ ᱞᱮᱠᱟ ᱵᱟᱝ ᱧᱮᱞᱚᱜ ᱠᱟᱱ ᱛᱟᱠᱚᱣᱟ ᱵᱟᱝ ᱩᱱᱠᱩᱣᱟᱜ ᱯᱨᱮᱠᱴᱤᱥ ᱵᱟ ᱩᱱᱠᱩᱣᱟᱜ ᱜᱟᱛᱮᱜ ᱠᱷᱟᱹᱛᱤᱨ ᱛᱮ ᱡᱟᱦᱟᱱᱟᱜ ᱵᱟᱹᱜᱤᱭᱟ ᱚᱱᱟ ᱠᱚ ᱪᱮᱫ ᱡᱤᱱᱤᱥ ᱵᱟᱹᱜᱤ ᱢᱮᱱ ᱵᱟᱠᱚ ᱢᱮᱱᱫᱟ ᱛᱚ ᱱᱚᱝᱠᱟᱱ ᱞᱟᱹᱜᱤᱫ ᱱᱚᱝᱠᱟᱱ ᱠᱚᱲᱟ ᱠᱚ ᱞᱟᱹᱜᱤᱫ ᱡᱩᱫᱤ ᱵᱚᱱ ᱢᱮᱱ ᱠᱷᱟᱱ ᱯᱷᱩᱴᱵᱚᱞ ᱜᱟᱛᱮᱜ ᱫᱚ ᱥᱚᱢᱟᱡᱽ ᱨᱮᱱᱟᱜ ᱢᱤᱫᱴᱮᱱ ᱵᱷᱟᱭᱨᱟᱥ ᱞᱮᱠᱟ ᱜᱮᱠᱚ ᱟᱲᱟᱜ ᱦᱚᱪᱚᱭᱮᱫᱟ ᱡᱮᱠᱷᱟᱱᱮ ᱩᱱᱠᱩᱣᱟᱜ ᱠᱚᱣᱟᱜ ᱪᱮᱫ ᱰᱮᱵᱷᱞᱚᱯ ᱦᱚᱸ ᱵᱟᱹᱱᱩᱜᱼᱟ ᱟᱨ ᱟᱭᱢᱟ ᱠᱚ ᱥᱚᱢᱚᱭ ᱨᱟᱠᱟᱵᱚᱜ ᱠᱟᱱᱟ ᱯᱳᱞᱴᱤ ᱜᱟᱛᱮᱜ ᱦᱟᱱᱠᱟᱱ ᱜᱟᱛᱮᱜ ᱱᱚᱝᱠᱟᱱ ᱜᱟᱛᱮᱜ ᱛᱚ ᱥᱮᱭ ᱦᱤᱥᱟᱹᱵᱤᱧ ᱢᱮᱱᱟ ᱡᱮ ᱡᱩᱫᱤ ᱱᱚᱝᱠᱟᱱ ᱯᱷᱳᱠᱟᱥ ᱫᱚᱦᱚ ᱠᱟᱛᱮ ᱠᱚᱲᱟ ᱠᱚᱠᱚ ᱜᱟᱛᱮᱜ ᱠᱟᱱ ᱠᱷᱟᱡ ᱛᱟᱦᱚᱞᱮ ᱚᱵᱚᱥᱥᱳᱭ ᱜᱮ ᱱᱤᱭᱟᱹ ᱦᱚᱸ ᱵᱚᱱᱫᱚ ᱨᱮᱱᱟᱜ ᱠᱟᱛᱷᱟ ᱨᱟᱠᱟᱵ ᱦᱚᱪᱚ ᱞᱟᱜᱟᱜ ᱜᱮᱭᱟ ᱛᱚ ᱢᱩᱪᱟᱹᱫ ᱨᱮ ᱡᱚᱛᱚ ᱦᱚᱲ ᱱᱤᱭᱟᱹ ᱜᱤᱧ ᱢᱮᱛᱟᱣ ᱠᱚᱣᱟ ᱦᱚᱭᱛᱳ ᱠᱤᱪᱷᱩ ᱦᱚᱲ ᱢᱮᱱᱟᱜ ᱠᱚᱣᱟ ᱡᱮ ᱯᱨᱚᱛᱷᱚᱢ ᱱᱤᱡᱮ ᱡᱩᱛ ᱛᱟᱢ ᱱᱤᱡᱮᱨᱟᱜ ᱵᱮᱠᱜᱨᱟᱣᱩᱱᱰ ᱡᱩᱛ ᱛᱟᱢ ᱛᱟᱨᱯᱚᱨᱮ ᱱᱟ ᱦᱚᱭ ᱥᱚᱢᱟᱡᱽ ᱱᱤᱭᱮ ᱨᱚᱲᱮᱢ ᱪᱮᱥᱴᱟᱭᱟ ᱛᱚ ᱩᱱᱠᱩ ᱞᱟᱹᱜᱤᱫ ᱱᱤᱭᱟᱹ ᱠᱟᱛᱷᱟ ᱜᱤᱧ ᱢᱮᱱᱟ ᱡᱩᱫᱤ ᱡᱟᱦᱟᱱᱟᱜ ᱜᱟᱣᱱᱟ ᱠᱚᱦᱚᱸ ᱵᱚᱱ ᱟᱲᱟᱜᱽ ᱠᱷᱟᱡ ᱱᱤᱡᱮ ᱢᱤᱫ ᱦᱚᱲ ᱢᱚᱛᱚ ᱠᱚᱢᱤᱴᱤ ᱫᱚ ᱵᱟᱭ ᱛᱮᱭᱟᱨ ᱫᱟᱲᱮᱭᱟᱜᱼᱟ ᱟᱭᱢᱟ ᱦᱚᱲ ᱞᱟᱜᱟᱜᱼᱟ ᱛᱚ ᱴᱷᱤᱠ ᱱᱚᱝᱠᱟᱱ ᱠᱟᱛᱷᱟ ᱜᱮ ᱱᱤᱡᱮ ᱚᱲᱟᱜ ᱨᱮᱱ ᱢᱚᱛᱚ ᱱᱤᱡᱮ ᱯᱷᱮᱢᱮᱞᱤ ᱢᱚᱛᱚ ᱥᱩᱫᱷᱨᱟᱹᱣ ᱠᱟᱛᱮ ᱛᱚ ᱞᱟᱵᱷ ᱵᱟᱹᱱᱩᱜᱼᱟ ᱡᱮᱴᱟ ᱜᱚᱴᱟ ᱥᱚᱢᱟᱡᱽ ᱥᱩᱫᱷᱨᱟᱹᱣ ᱞᱟᱜᱟᱣ ᱵᱚᱱᱟ ᱛᱚ ᱥᱮᱭ ᱦᱤᱥᱟᱹᱵᱤᱧ ᱢᱮᱱᱟ ᱡᱮ ᱚᱠᱟᱴᱟᱜ ᱴᱷᱤᱠ ᱠᱟᱱᱟ ᱵᱟᱝ ᱠᱟᱱᱟ ᱴᱳᱴᱟᱞ ᱜᱮ ᱟᱵᱚ ᱥᱚᱢᱟᱡᱽ ᱨᱮᱱ ᱦᱚᱲ ᱠᱤᱱᱛᱩ ᱚᱱᱟ ᱠᱚ ᱜᱩᱱᱟᱹᱱ ᱫᱷᱟᱨᱟ ᱪᱤᱱᱛᱟᱹ ᱠᱟᱛᱮ ᱢᱚᱡᱽ ᱜᱮ ᱢᱤᱫᱴᱮᱱ ᱥᱤᱫᱽᱫᱷᱟᱱᱛᱚ ᱵᱚᱱ ᱦᱟᱛᱟᱣ ᱫᱟᱲᱮᱭᱟᱜᱼᱟ ᱡᱩᱫᱤ ᱱᱤᱭᱟᱹ ᱡᱮᱱᱟᱨᱮᱥᱚᱱ ᱨᱮᱱ ᱦᱩᱭ ᱠᱟᱛᱮ ᱡᱩᱫᱤ ᱟᱵᱚ ᱨᱮᱱ ᱠᱚᱲᱟᱼᱠᱩᱲᱤ ᱠᱚ ᱞᱟᱹᱜᱤᱫ ᱡᱟᱦᱟᱱᱟᱜ ᱥᱤᱫᱽᱫᱷᱟᱱᱛᱚ ᱵᱚᱱ ᱦᱟᱛᱟᱣ ᱠᱷᱟᱱ ᱛᱟᱦᱚᱞᱮ ᱥᱚᱢᱟᱡᱽ ᱩᱱᱱᱚᱛᱤ ᱞᱟᱹᱜᱤᱫ ᱟᱵᱚ ᱠᱤᱱᱛᱩ ᱟᱭᱢᱟ ᱠᱤᱪᱷᱩ ᱟᱲᱟᱜ ᱞᱟᱜᱟᱣ ᱵᱚᱱᱟ ᱟᱨ ᱪᱮᱫ ᱵᱚᱱ ᱟᱲᱟᱜ ᱫᱟᱲᱮᱭᱟᱜ ᱠᱟᱱᱟ ᱥᱚᱢᱟᱡᱽ ᱪᱮᱫ ᱟᱲᱟᱜ ᱮ ᱠᱷᱚᱡᱚᱜ ᱠᱟᱱᱟ ᱚᱱᱟ ᱠᱚ ᱡᱤᱱᱤᱥ ᱠᱤᱱᱛᱩ ᱟᱹᱰᱤ ᱩᱭᱦᱟᱹᱨ ᱨᱮ ᱫᱚᱦᱚ ᱞᱟᱜᱟᱣ ᱵᱚᱱᱟ ᱛᱚ ᱠᱚᱢᱮᱱᱴ ᱨᱮ ᱚᱵᱚᱥᱥᱳᱭ ᱯᱮ ᱞᱟᱹᱭᱟ ᱚᱠᱚᱭ ᱪᱮᱫ ᱞᱮᱠᱟ ᱥᱤᱫᱽᱫᱷᱟᱱᱛᱚ ᱯᱮ ᱦᱟᱛᱟᱣ ᱮᱫᱟ ᱛᱚᱵᱮ ᱡᱩᱫᱤ ᱤᱧᱟᱹᱜ ᱱᱤᱡᱚᱥᱥᱚ ᱥᱤᱫᱽᱫᱷᱟᱱᱛᱚᱧ ᱦᱟᱛᱟᱣ ᱠᱷᱟᱱ ᱥᱮᱠᱨᱤᱯᱷᱟᱭᱤᱥ ᱢᱟ ᱠᱚᱨᱟᱣ ᱜᱮ ᱞᱟᱜᱟᱣ ᱵᱚᱱ ᱥᱚᱢᱟᱡᱽ ᱡᱩᱫᱤ ᱰᱮᱵᱷᱞᱚᱯ ᱦᱩᱭᱩᱜ ᱠᱷᱟᱱ ᱱᱤᱡᱮ ᱪᱮᱫ ᱡᱤᱱᱤᱥ ᱵᱚᱱ ᱟᱲᱟᱜ ᱫᱟᱲᱮᱭᱟᱜᱼᱟ ᱱᱤᱡᱮᱭᱟᱜ ᱡᱮ ᱚᱠᱟᱴᱟᱜ ᱡᱤᱱᱤᱥ ᱨᱮ ᱦᱮᱣᱟ ᱢᱮᱱᱟᱢᱟ ᱤᱱᱟᱹᱜ ᱫᱤᱱ ᱫᱷᱚᱨᱮ ᱚᱱᱟ ᱦᱮᱣᱟ ᱠᱤᱱᱛᱩ ᱵᱟᱹᱜᱤ ᱜᱮ ᱞᱟᱜᱟᱣ ᱟᱢᱟ ᱡᱩᱫᱤ ᱥᱚᱢᱟᱡᱽ ᱩᱱᱱᱚᱛᱤᱭ ᱠᱷᱚᱡᱚᱜ ᱠᱷᱟᱱ ᱵᱟᱹᱜᱤᱴᱟᱜ ᱟᱯᱮ ᱴᱷᱮᱱᱤᱧ ᱫᱚᱦᱚ ᱠᱮᱫᱟ ᱥᱩᱫᱩ ᱱᱤᱡᱮ ᱢᱚᱛᱚ ᱫᱚᱱ ᱠᱟᱛᱮ ᱫᱚ ᱞᱟᱵᱷ ᱵᱟᱹᱱᱩᱜᱼᱟ ᱠᱤᱱᱛᱩ ᱟᱭ ᱩᱭᱤᱥ ᱱᱤᱭᱟᱹ ᱠᱚ ᱡᱤᱱᱤᱥ ᱫᱚ ᱚᱵᱚᱥᱥᱳᱭ ᱜᱮ ᱵᱟᱹᱭ ᱵᱟᱹᱭᱛᱮ ᱟᱲᱟᱜ ᱵᱚᱱ ᱪᱮᱥᱴᱟᱭᱟ